ᱱᱟᱯᱟᱭ ᱵᱤᱴᱤ ᱟᱢᱟᱜ ᱪᱟᱞ ᱪᱚᱞᱚᱱ ᱨᱮᱢ ᱵᱩᱡᱷᱟᱹᱜ ᱟᱨ ᱟᱢᱟᱜ ᱪᱷᱮᱢᱮᱠ ᱛᱟᱲᱟᱢ ᱧᱮᱞᱛᱮ ᱦᱟᱲᱟᱢ ᱠᱚᱲᱟ ᱠᱚ ᱨᱤᱡᱷᱟᱹᱜ ᱢᱟᱱᱟᱜ ᱠᱟᱹᱱᱟᱹᱧ ᱢᱟᱹᱱᱢᱤ ᱡᱤᱭᱚᱱ ᱨᱮ ᱢᱮᱱᱟᱜ ᱟᱠᱟᱫᱟ ᱦᱚᱭ ᱞᱚᱞᱚ ᱞᱟᱲᱮᱡ ᱛᱚᱵᱮ ᱵᱟᱹᱧ ᱵᱟᱲᱟᱭᱟ ᱪᱮᱫ ᱠᱷᱟᱹᱛᱤᱨ ᱠᱩᱲᱤ ᱠᱚ ᱦᱚᱨᱚᱜ ᱮᱫᱟ ᱱᱮᱛᱟᱨ ᱫᱚ ᱮᱠᱷᱮᱱ ᱚᱲᱮᱡ ᱚᱲᱮᱡ ᱦᱮᱸ ᱪᱮᱫ ᱚᱱᱟᱛᱮ ᱪᱮᱫ ᱠᱚ ᱢᱮᱱ ᱠᱟᱫᱟ ᱚᱱᱟ ᱛᱮᱠᱚ ᱢᱮᱱ ᱠᱟᱫᱟ ᱡᱮ ᱡᱷᱤᱯᱤᱨ ᱡᱷᱤᱯᱤᱨ ᱫᱟᱜ ᱛᱮ ᱨᱚᱦᱚᱲ ᱜᱚᱭᱴᱷᱟ ᱞᱚᱦᱚᱫ ᱞᱮᱱᱠᱷᱟᱱ ᱦᱩᱭᱩᱜ ᱜᱮᱭᱟ ᱵᱮᱨᱮᱞ ᱟᱨ ᱱᱚᱜᱼᱚ ᱱᱚᱝᱠᱟᱱ ᱯᱷᱟᱱᱥᱮᱱ ᱴᱟᱺᱰᱤ ᱨᱮ ᱢᱤᱫ ᱵᱟᱨ ᱠᱩᱲᱤ ᱡᱤᱱᱥ ᱦᱚᱨᱚᱜ ᱠᱟᱛᱮᱫ ᱠᱚ ᱢᱮᱱᱫᱟ ᱟᱞᱮ ᱠᱟᱱ ᱜᱮᱭᱟᱞᱮ ᱦᱮᱨᱮᱞ ᱱᱟᱦᱟᱜ ᱫᱚ ᱱᱚᱠᱟᱣ ᱟᱠᱟᱫᱟ ᱵᱟᱹᱵᱩ ᱪᱮᱫ ᱮᱢ ᱢᱮᱛᱟᱭᱟ ᱦᱮᱸ ᱪᱮ ᱡᱷᱚᱛᱚ ᱠᱚ ᱡᱩᱵᱟᱹ ᱪᱟᱵᱟ ᱠᱮᱫᱟ ᱦᱮᱞᱳ ᱪᱮᱫ ᱮᱢ ᱞᱟᱹᱭ ᱠᱮᱫᱟ ᱮᱸᱜᱟᱱᱮᱢ ᱪᱮᱫ ᱤᱧ ᱞᱟᱹᱭ ᱠᱮᱫᱟ ᱞᱩᱛᱩᱨ ᱫᱚ ᱪᱮᱫ ᱱᱟᱛᱮ ᱨᱮᱢ ᱫᱚᱦᱚ ᱞᱮᱫ ᱛᱟᱢᱟ ᱤᱧ ᱱᱤᱭᱟᱹ ᱠᱟᱛᱷᱟᱧ ᱞᱟᱹᱭ ᱠᱮᱫᱼᱟ ᱡᱮ ᱡᱷᱤᱯᱤᱨ ᱡᱷᱤᱯᱤᱨ ᱫᱟᱜ ᱛᱮ ᱨᱚᱦᱚᱲ ᱜᱚᱭᱴᱟ ᱦᱚᱸ ᱞᱚᱦᱚᱫ ᱞᱮᱱᱠᱷᱟᱱ ᱦᱩᱭᱩᱜ ᱜᱮᱭᱟ ᱵᱮᱨᱮᱞ ᱟᱨ ᱟᱢ ᱞᱮᱠᱟᱱ ᱠᱩᱲᱤ ᱚᱲᱮᱡ ᱡᱤᱱᱥ ᱦᱚᱨᱚᱜ ᱠᱟᱛᱮ ᱠᱚ ᱢᱮᱱᱮᱫᱼᱟ ᱟᱞᱮ ᱠᱟᱱ ᱜᱮᱭᱟᱞᱮ ᱦᱮᱨᱮᱞ ᱵᱩᱡᱷᱟᱹᱣ ᱠᱮᱫ ᱟᱢ ᱚᱲᱮᱡ ᱡᱤᱱᱥ ᱫᱚ ᱚᱠᱚᱭ ᱦᱚᱨᱚᱜ ᱠᱟᱫᱟ ᱚᱠᱚᱭ ᱦᱚᱨᱚᱜ ᱠᱟᱫᱟ ᱦᱳᱭ ᱪᱚᱞᱚ ᱱᱟ ᱦᱟᱱᱛᱮᱧ ᱤᱫᱤ ᱢᱮᱭᱟ ᱪᱚᱞᱚ ᱦᱩᱸ ᱟᱢ ᱚᱱᱟ ᱫᱩ ᱱᱚᱢᱵᱚᱨ ᱥᱟᱹᱨᱤᱢ ᱦᱚᱲᱚᱜ ᱟᱠᱟᱫ ᱛᱮ ᱪᱮᱫ ᱮᱢ ᱢᱮᱱᱫᱟ ᱵᱟᱠᱚ ᱦᱚᱲᱚᱜ ᱟᱠᱟᱫᱟ ᱦᱩᱸ ᱪᱮᱫᱟᱜ ᱱᱚᱣᱟ ᱫᱚ ᱫᱩ ᱱᱚᱢᱵᱚᱨ ᱞᱮᱠᱟᱢ ᱟᱹᱭᱠᱟᱹᱣᱮᱫᱟ ᱮᱠ ᱱᱚᱢᱵᱚᱨ ᱠᱷᱟᱡ ᱫᱚ ᱢᱤᱫ ᱨᱚᱠᱚᱢ ᱨᱚᱝ ᱛᱟᱦᱮᱸ ᱠᱚᱜᱼᱟ ᱟᱢᱟᱜ ᱪᱮᱛᱟᱱ ᱥᱮᱫ ᱦᱮᱸᱫᱮᱭᱟ ᱞᱟᱛᱟᱨ ᱥᱮᱫ ᱥᱟᱥᱟᱝ ᱜᱮᱭᱟ ᱫᱩ ᱱᱚᱢᱵᱚᱨ ᱟᱨ ᱟᱢ ᱦᱚᱸᱛᱚ ᱯᱮ ᱱᱚᱢᱵᱚᱨ ᱦᱮᱸ ᱤᱧ ᱦᱤᱨᱳ ᱠᱚᱲᱟ ᱠᱟᱹᱱᱟᱹᱧ ᱯᱮ ᱱᱚᱢᱵᱚᱨ ᱠᱟᱹᱱᱟᱹᱧ ᱛᱚ ᱟᱫᱚ ᱪᱮᱫ ᱦᱤᱱᱟᱱ ᱠᱚ ᱪᱮᱢ ᱯᱷᱚᱴᱚᱨ ᱯᱷᱚᱴᱚᱨ ᱠᱟᱱᱟ ᱟᱢ ᱞᱟᱹᱭ ᱢᱮᱥᱮ ᱟᱢ ᱤᱧ ᱟᱢ ᱤᱧ ᱦᱚᱴᱚᱨ ᱢᱮ ᱞᱟᱹᱜᱤᱫ ᱟᱨ ᱡᱟᱦᱟᱸ ᱪᱮᱫ ᱮᱢ ᱢᱤᱛᱟᱹᱧᱟ ᱮ ᱩᱱᱠᱩ ᱥᱩᱥᱩᱨ ᱵᱟᱸᱫᱮ ᱜᱟ ᱞᱮᱠᱟᱭ ᱫᱟᱹᱲ ᱟᱹᱜᱩ ᱟᱠᱟᱫᱟ ᱥᱟᱜᱚᱲ ᱫᱚ ᱟᱞᱚᱢ ᱠᱚᱨᱚ ᱠᱚᱨᱚᱭᱟ ᱦᱩᱸ ᱟᱢᱮᱢ ᱠᱚᱨᱚ ᱠᱚᱨᱚᱭᱮᱫ ᱠᱷᱟᱱ ᱤᱧ ᱫᱩᱧ ᱢᱮᱱᱟ ᱱᱩᱭ ᱜᱮᱭ ᱠᱚᱨᱚ ᱠᱚᱨᱚᱜ ᱠᱟᱱᱟ ᱤᱧᱟᱹᱜ ᱞᱩᱛᱩᱨ ᱡᱩᱫᱟ ᱧᱚᱜ ᱜᱮᱭᱟ ᱢᱟᱱᱮ ᱮᱢᱚᱱᱮᱢ ᱢᱮᱱ ᱠᱮᱜᱼᱟ ᱢᱟᱱᱮ ᱦᱟᱸᱰᱮ ᱠᱷᱚᱱ ᱩᱱᱠᱩ ᱩᱱᱠᱩ ᱥᱩᱥᱩᱨ ᱵᱟᱸᱫᱮ ᱜᱟ ᱞᱮᱠᱟᱢ ᱫᱟᱹᱲ ᱟᱹᱜᱩ ᱟᱠᱟᱫᱟ ᱤᱧᱮᱢ ᱛᱩᱲᱤᱧᱟ ᱵᱟᱝᱟ ᱪᱮᱫ ᱦᱟᱹᱥᱩ ᱠᱮᱫ ᱢᱮᱭᱟ

ᱦᱮᱸ ᱟᱝᱨᱚᱵ ᱞᱟᱝ ᱛᱩᱫᱟ ᱢᱟ ᱪᱮᱫ ᱮᱢ ᱡᱷᱚᱜᱽᱲᱟ ᱧᱟᱢᱟ ᱞᱟᱹᱭ ᱢᱮ ᱢᱟ ᱟᱨᱮ ᱵᱟᱵᱟ ᱚᱱᱠᱟ ᱫᱚ ᱵᱟᱝ ᱵᱩᱡᱷᱟᱹᱣ ᱠᱮᱫᱟᱢ ᱛᱚ ᱛᱟᱦᱚᱞᱮ ᱪᱮᱫ ᱞᱮᱠᱟ ᱤᱧ ᱫᱚ ᱚᱱᱟ ᱛᱟᱣᱟᱜ ᱛᱟᱹᱲ ᱠᱚᱫᱚ ᱤᱧ ᱫᱚ ᱵᱟᱹᱧ ᱠᱩᱥᱤᱭᱟᱜᱼᱟ ᱵᱟᱲᱟᱭᱟᱹᱧ ᱛᱚ ᱵᱟᱢ ᱫᱟᱲᱮᱭᱟᱜᱼᱟ ᱤᱧ ᱜᱮ ᱪᱮᱛᱟᱱ ᱨᱮᱫᱚᱧ ᱛᱟᱦᱮᱱᱟ ᱵᱩᱡᱷᱟᱹᱣ ᱪᱚᱞᱚ ᱞᱟᱹᱭ ᱢᱮ ᱥᱟᱹᱨᱤᱱᱟᱜ ᱜᱮ ᱱᱩᱭ ᱫᱚ ᱡᱟ ᱨᱟᱸᱜᱟᱧ ᱧᱮᱞᱮ ᱠᱟᱱᱟ ᱵᱟᱝ ᱟᱢ ᱪᱮᱫ ᱮᱢ ᱞᱟᱹᱭᱮᱫ ᱠᱟᱱ ᱛᱟᱦᱮᱸᱫ ᱮᱱᱟᱱ ᱠᱷᱚᱱ ᱟᱞᱮ ᱠᱩᱲᱤ ᱠᱚ ᱪᱮᱫ ᱫᱩ ᱱᱚᱢᱵᱚᱨᱤ ᱪᱮᱫ ᱠᱚᱢ ᱞᱟᱹᱭᱫᱟ ᱪᱮᱫ ᱵᱟᱠᱷᱟᱡ ᱫᱚ ᱱᱟ ᱮ ᱱᱩᱭ ᱵᱟᱭ ᱵᱟᱲᱟᱭᱟ ᱱᱮᱛᱟᱨ ᱦᱮᱸᱫᱮ ᱦᱮᱸᱫᱮ ᱠᱩᱲᱤ ᱦᱚᱸ ᱚᱱᱟ ᱵᱤᱭᱩᱴᱤ ᱯᱟᱨᱞᱟᱨ ᱨᱮᱠᱚ ᱪᱟᱞᱟᱜ ᱠᱟᱱᱟ ᱦᱮᱸ ᱥᱮ ᱦᱮᱸ ᱟᱨ ᱚᱸᱰᱮ ᱠᱷᱚᱡ ᱠᱚ ᱩᱰᱩᱠᱚᱜ ᱠᱟᱱᱟ ᱟᱨ ᱱᱮᱛᱟᱨ ᱚᱱᱟ ᱞᱟᱹᱴᱩ ᱞᱟᱹᱴᱩ ᱦᱟᱴᱟᱜ ᱞᱮᱠᱟ ᱢᱳᱵᱟᱭᱤᱞ ᱠᱚ ᱥᱟᱵ ᱮᱜᱼᱟ ᱠᱩᱲᱤ ᱟᱨ ᱱᱚᱝᱠᱟ ᱠᱚ ᱯᱷᱳᱴᱳᱜ ᱠᱟᱱᱟ ᱪᱮᱫ ᱛᱮ ᱥᱮᱱᱮᱯ ᱪᱟᱴ ᱢᱤᱫᱴᱮᱱ ᱦᱮᱸᱫᱮ ᱠᱩᱲᱤ ᱦᱚᱸ ᱞᱮᱯᱲᱟ ᱮᱥᱮᱞ ᱜᱮᱢ ᱧᱮᱞᱚᱜᱼᱟ ᱥᱮᱱᱮᱯ ᱪᱟᱴ ᱦᱩᱸ ᱪᱮᱫ ᱱᱟᱢ ᱢᱮᱱᱫᱟ ᱟᱫᱚ ᱟᱢ ᱦᱚᱸ ᱯᱷᱳᱴᱳ ᱢᱮ ᱚᱠᱚᱭ ᱥᱟᱵ ᱠᱟᱜ ᱢᱮ ᱦᱮᱸ ᱥᱟᱵ ᱪᱮᱫᱟᱜ ᱪᱮᱫᱟᱜ ᱚᱱᱠᱟ ᱫᱚ ᱦᱮᱸᱫᱮ ᱠᱩᱲᱤ ᱪᱮᱫᱟᱜ ᱯᱮ ᱮᱥᱮᱞᱚᱜᱼᱟ ᱤᱧ ᱧᱮᱞᱤᱧ ᱢᱮ ᱟᱭᱟᱝ ᱵᱤᱧ ᱫᱚ ᱟᱭᱟᱝ ᱵᱤᱧ ᱞᱮᱠᱟ ᱢᱤᱱᱟᱹᱧᱟ ᱫᱩ ᱛᱟᱛᱮ ᱡᱟᱦᱟᱸᱭᱮ ᱠᱩᱥᱤᱭᱟᱹᱧᱟ ᱠᱩᱥᱤᱭᱟᱹᱧᱟ ᱵᱟᱠᱷᱟᱱ ᱵᱟᱝ ᱪᱟᱵᱟᱭᱮᱱᱟ ᱟᱢ ᱫᱚ ᱚ ᱟᱢ ᱫᱚ ᱜᱚᱴᱟ ᱛᱮᱢ ᱛᱷᱚᱯᱨᱟᱢ ᱠᱚᱜᱼᱟ ᱵᱚᱸᱜᱟ ᱞᱮᱠᱟ ᱟᱨ ᱡᱚᱠᱷᱚᱱᱮ ᱫᱟᱜᱟ ᱛᱚᱠᱷᱚᱱ ᱫᱚ ᱡᱚᱛᱚ ᱪᱷᱟᱰᱟᱣᱮᱱ ᱜᱮ ᱢᱮᱱᱟᱢ ᱩᱞᱤ ᱫᱟᱜ ᱥᱟᱲᱮᱨ ᱟᱠᱟᱱ ᱞᱮᱠᱟ ᱦᱩᱸ ᱟᱫᱚ ᱟᱢ ᱦᱚᱸ ᱛᱷᱩᱯᱲᱟᱢ ᱡᱚᱢ ᱠᱚᱜ ᱢᱮ ᱟᱢ ᱪᱮᱫ ᱞᱟᱹᱭ ᱥᱟᱱᱟᱭᱮᱫ ᱢᱮ ᱞᱟᱹᱭ ᱢᱮ ᱵᱟᱠᱷᱟᱱ ᱞᱟᱹᱭ ᱫᱟᱹᱧ ᱦᱳᱭ ᱥᱮ ᱦᱮᱸ ᱜᱚᱜᱚ ᱛᱟᱠᱚ ᱞᱟᱹᱭ ᱛᱟᱠᱚ ᱩᱱᱤ ᱦᱤᱱᱟᱱ ᱠᱷᱚᱡ ᱟᱵᱚ ᱵᱟᱹᱲᱤᱡ ᱪᱮᱫ ᱠᱚ ᱢᱮᱛᱟ ᱵᱚᱱ ᱠᱟᱱ ᱛᱟᱦᱮᱸ ᱞᱟᱹᱭ ᱢᱮᱥᱮ ᱤᱧ ᱫᱚ ᱮᱜᱮᱨᱤᱧ ᱦᱮᱡ ᱠᱟᱱᱟ ᱦᱮᱸ, ᱟᱹᱰᱤ ᱦᱮᱸ᱾ ᱠᱟᱡᱟᱠ ᱤᱧ ᱨᱟᱸᱜᱟᱣ ᱠᱟᱱᱟ ᱠᱤᱱᱛᱩ ᱤᱧᱟᱹᱜ ᱮᱜᱮᱨ ᱵᱩᱡᱷᱟᱹᱣ ᱵᱟᱢ ᱠᱮᱫᱟᱢ ᱵᱟᱲᱟᱭᱟ ᱦᱟᱸᱜ ᱮᱜᱮᱨ ᱞᱮᱢ ᱢᱟ ᱞᱟᱹᱭ ᱫᱟᱹᱧ ᱦᱳᱭ ᱥᱮ ᱦᱮᱸ᱾ ᱦᱤᱱᱟᱱ ᱠᱷᱚᱱᱮᱢ ᱨᱚᱲ ᱠᱟᱜ ᱱᱤᱛᱚᱜ ᱫᱚ ᱤᱧᱟᱹᱜ ᱵᱟᱹᱲᱤᱡ ᱠᱟᱱᱟ ᱦᱮᱸ ᱢᱟ ᱞᱟᱹᱭ ᱢᱮ ᱱᱟ ᱨᱚᱝᱜᱚ ᱨᱚᱝᱜᱚ ᱠᱷᱟᱹᱡᱟᱹᱲᱤ ᱟᱨ ᱥᱩᱠᱨᱤ ᱡᱤᱞ ᱯᱤᱴᱷᱟᱹ ᱟᱢᱮᱢ ᱡᱚᱢ ᱟᱠᱟᱫᱟ ᱦᱮᱸ ᱪᱮᱫ ᱞᱮᱠᱟ ᱟᱹᱭᱠᱟᱹᱜᱼᱟ ᱨᱚᱝᱜᱚ ᱨᱚᱝᱜᱚ ᱠᱷᱟᱹᱡᱟᱹᱲᱤ ᱞᱟᱹᱭ ᱢᱮᱱᱟ ᱢᱚᱡᱽ ᱜᱮ ᱥᱤᱵᱤᱞᱟ ᱡᱚᱢ ᱞᱟᱜᱟᱣ ᱠᱟᱫᱟᱢ ᱢᱟ ᱟᱪᱪᱷᱟ ᱞᱟᱹᱭ ᱞᱮᱢ ᱦᱟᱱᱛᱮ ᱞᱟᱹᱭ ᱞᱮᱢ ᱢᱟ ᱢᱟ ᱱᱟ ᱢᱟ ᱦᱳᱭ ᱚᱱᱟᱜᱤᱧ ᱞᱟᱹᱭᱫᱟ ᱨᱚᱝᱜᱚ ᱨᱚᱝᱜᱚ ᱠᱷᱟᱹᱡᱟᱹᱲᱤ ᱟᱨ ᱥᱩᱠᱨᱤ ᱡᱤᱞ ᱯᱤᱴᱷᱟᱹ ᱟᱨ ᱱᱮᱛᱟᱨ ᱨᱮᱱ ᱠᱚᱲᱟ ᱪᱮᱫ ᱤᱧ ᱢᱮᱛᱟ ᱯᱮᱱᱟ ᱫᱟᱹᱭ ᱡᱚᱛᱚ ᱜᱮ ᱱᱟ ᱪᱟᱯᱟᱭ ᱥᱤᱴᱟᱹ ᱪᱮᱫ

ᱡᱚᱛᱚ ᱜᱮ ᱱᱚᱣᱟ ᱪᱚᱯᱚᱡ ᱥᱤᱴᱟᱹ ᱚᱠᱚᱭ ᱪᱚᱯᱚᱡ ᱠᱮᱫ ᱞᱮᱭᱟ ᱚᱠᱚᱭᱮ ᱪᱚᱯᱚᱡ ᱟᱠᱟᱫ ᱞᱮᱭᱟ ᱞᱟᱹᱭ ᱢᱮ ᱚᱱᱟ ᱫᱚ ᱟᱯᱮ ᱯᱮ ᱵᱟᱲᱟᱭᱟ ᱞᱟᱹᱭ ᱨᱮᱱᱟᱜ ᱢᱤᱫᱴᱮᱱ ᱥᱤᱥᱴᱮᱢ ᱢᱮᱱᱟᱜᱼᱟ ᱟᱨ ᱤᱧ ᱡᱩᱫᱤ ᱚᱱᱠᱟᱱᱟᱜ ᱤᱧ ᱢᱮᱛᱟᱢ ᱵᱤᱱᱰᱩᱡ ᱞᱮᱠᱟᱢ ᱟᱹᱭᱠᱟᱹᱣᱟ ᱤᱧ ᱞᱟᱹᱭᱟᱢ ᱠᱟᱱᱟ ᱞᱟᱹᱭ ᱢᱮ ᱴᱷᱤᱠ ᱜᱮᱠᱚ ᱢᱮᱱᱟ ᱫᱷᱟᱹᱨᱛᱤ ᱨᱮᱱᱟᱜ ᱱᱤᱭᱚᱢ ᱞᱮᱠᱟᱛᱮ ᱠᱟᱹᱴᱤᱡ ᱫᱟᱨᱮ ᱦᱚᱸ ᱢᱤᱫ ᱫᱤᱱ ᱫᱚ ᱞᱟᱹᱴᱩᱜᱼᱟ ᱟᱨ ᱠᱟᱹᱴᱤᱡ ᱠᱟᱹᱴᱤᱡ ᱵᱟᱹᱵᱩ ᱜᱤᱫᱽᱨᱟᱹ ᱦᱚᱸ ᱢᱤᱫ ᱫᱤᱱ ᱫᱚᱠᱚ ᱠᱚᱲᱟᱜᱼᱟ ᱚᱱᱟ ᱛᱮᱜᱮ ᱛᱚ ᱵᱟᱪᱷᱟᱣ ᱠᱷᱟᱹᱛᱤᱨ ᱢᱚᱡᱽ ᱢᱚᱡᱽ ᱠᱩᱲᱤ ᱜᱮ ᱢᱟᱛᱟᱞ ᱟᱨ ᱜᱟᱸᱡᱟ ᱠᱷᱳᱨ ᱯᱮ ᱯᱟᱲᱟᱜᱼᱟ ᱵᱩᱡᱷᱟᱹᱣ ᱠᱮᱜᱼᱟ ᱱᱚᱣᱟ ᱫᱚ ᱟᱹᱰᱤ ᱠᱟᱛᱷᱟ ᱮᱲᱮ ᱠᱟᱛᱷᱟ ᱦᱮᱸ ᱛᱟᱦᱞᱮ ᱚᱠᱚᱭ ᱴᱷᱮᱱ ᱡᱟᱶᱟᱭᱚᱜᱼᱟ ᱟᱢ ᱤᱧ ᱫᱚ ᱮᱥᱮᱞ ᱩᱥᱩᱞ ᱠᱚᱲᱟ ᱴᱷᱮᱱ ᱡᱟᱶᱟᱭᱚᱜᱼᱟ ᱦᱳᱭ ᱥᱮ ᱟᱦᱟ ᱥᱚᱠ ᱫᱮᱠᱷᱚ ᱟᱢᱟᱨ ᱮᱥᱮᱞ ᱩᱥᱩᱞ ᱩᱱᱤ ᱫᱚ ᱦᱟᱸᱜ ᱦᱮᱣ ᱠᱟᱢᱟ ᱱᱚᱜᱼᱚ ᱱᱚᱝᱠᱟ ᱪᱟᱸᱫᱢᱩᱱᱤ ᱛᱤᱧ ᱪᱟᱸᱫᱢᱩᱱᱤ ᱛᱤᱧ ᱟᱫᱚ ᱚᱱᱟ ᱫᱚ ᱡᱟᱦᱟᱸ ᱞᱮᱠᱟ ᱜᱮ ᱟᱫᱚ ᱟᱢᱟᱜ ᱫᱚ ᱪᱮᱫ ᱪᱤᱠᱟᱹᱜ ᱠᱟᱱ ᱛᱟᱢᱟ ᱛᱤᱨᱚᱜ ᱢᱮ ᱮᱠᱫᱚᱢ ᱮᱥᱮᱞ ᱩᱥᱩᱞ ᱠᱚᱲᱟ ᱴᱷᱮᱡ ᱟᱞᱚᱢ ᱡᱟᱶᱟᱭᱚᱜᱼᱟ ᱟᱢ ᱫᱚ ᱪᱮᱫ ᱮᱢ ᱢᱮᱱᱫᱟ ᱞᱟᱹᱴᱩ ᱞᱟᱹᱴᱩ ᱠᱚᱲᱟ ᱛᱟᱨ ᱢᱟᱱᱮ ᱢᱤᱫᱴᱮᱡ ᱩᱫᱟᱦᱚᱨᱚᱱᱤᱧ ᱮᱢᱟᱢ ᱠᱟᱱᱟ ᱟᱢ ᱫᱚ ᱪᱮᱫ ᱮᱢ ᱢᱮᱱᱫᱟ ᱪᱷᱚᱛᱨᱤᱥ ᱤᱧᱪᱤ ᱴᱤᱵᱷᱤ ᱨᱮᱫᱚ ᱠᱟᱹᱴᱤᱡ ᱠᱟᱹᱴᱤᱡ ᱪᱷᱚᱵᱤ ᱦᱮᱸ ᱥᱮ ᱦᱳᱭ ᱟᱨ ᱵᱟᱦᱟᱱᱱᱚ ᱤᱧᱪᱤ ᱨᱮᱫᱚ ᱞᱟᱹᱴᱩ ᱞᱟᱹᱴᱩ ᱪᱷᱚᱵᱤ ᱞᱟᱹᱴᱩ ᱞᱟᱹᱴᱩ ᱥᱤᱱᱮᱢᱟ ᱦᱚᱞ ᱞᱮᱠᱟ ᱡᱮᱢᱚᱱ ᱥᱤᱱᱮᱢᱟ ᱦᱚᱞ ᱞᱮᱠᱟ ᱫᱩᱱᱫᱷᱤ ᱠᱟᱱᱟᱭ ᱱᱤᱭᱟᱹ ᱫᱚ ᱵᱟᱭ ᱵᱟᱲᱟᱭᱟ ᱴᱤᱵᱷᱤ ᱫᱚ ᱪᱷᱚᱛᱨᱤᱥ ᱟᱨ ᱵᱟᱦᱟᱱᱱᱚ ᱨᱤᱢᱳᱴ ᱫᱚ ᱥᱮᱭ ᱪᱷᱚ ᱤᱧᱪᱤ ᱨᱮᱱᱟᱜ ᱜᱮ ᱛᱟᱦᱮᱱᱟ ᱦᱮᱸ ᱥᱮ ᱵᱷᱟᱭᱟ ᱛᱟᱦᱞᱮ ᱩᱱᱟᱹᱜ ᱫᱩᱱᱫᱷᱤ ᱫᱚ ᱵᱟᱝ ᱵᱮᱥᱟ ᱪᱷᱚᱵᱤᱭᱟᱜ ᱨᱤᱢᱳᱴ ᱮᱢ ᱥᱟᱵ ᱵᱟᱲᱟ ᱟᱠᱟᱫᱟ ᱫᱤᱥᱟᱹ ᱠᱟᱜ ᱢᱮ ᱟᱨ ᱡᱟᱦᱟᱸ ᱪᱮᱫ ᱮᱢ ᱢᱮᱱᱟ ᱞᱟᱹᱭᱟᱹᱧ ᱠᱚᱠᱚᱨᱮ ᱮᱸᱜᱟ ᱞᱮᱠᱟᱭ ᱠᱚᱭᱚᱜ ᱵᱟᱲᱟᱭᱮᱫᱟ ᱢᱟᱱᱟ ᱞᱟᱹᱭ ᱢᱮ ᱢᱟ ᱦᱮᱸᱫᱮ ᱠᱩᱲᱤ ᱦᱚᱸ ᱥᱟᱹᱲᱤ ᱠᱚ ᱵᱟ ᱦᱮᱸ ᱪᱮᱫ ᱪᱮᱫ ᱦᱮᱸᱫᱮ ᱠᱩᱲᱤ ᱦᱚᱸ ᱥᱟᱹᱲᱤ ᱠᱚ ᱵᱟᱸᱫᱮᱭ ᱜᱮᱭᱟ ᱛᱤᱧ ᱵᱟᱲᱟᱭᱟ ᱞᱟᱹᱭ ᱦᱚᱪᱚᱧ ᱢᱮᱛᱟᱭ ᱦᱮᱸ ᱢᱟ ᱢᱟ ᱢᱟ ᱦᱮᱸᱫᱮ ᱠᱩᱲᱤ ᱦᱚᱸ ᱚᱲᱟᱜ ᱢᱳᱲ ᱠᱚ ᱛᱟᱦᱮᱸ ᱞᱮᱱᱠᱷᱟᱱ ᱵᱟᱹᱭ ᱵᱟᱹᱭ ᱛᱮᱠᱚ ᱥᱟᱯᱷᱟ ᱜᱮᱭᱟ ᱠᱷᱟᱴᱚ ᱠᱩᱲᱤ ᱦᱚᱸ ᱥᱟᱹᱲᱤ ᱠᱚ ᱵᱟᱸᱫᱮ ᱞᱮᱠᱷᱟᱱ ᱧᱮᱞ ᱛᱮᱠᱚ ᱩᱥᱩᱞᱚᱜ ᱜᱮᱭᱟ ᱚᱱᱠᱟ ᱜᱮ ᱨᱟᱺᱰᱤ ᱪᱷᱟᱹᱰᱣᱤ ᱟᱠᱟᱱ ᱥᱮ ᱰᱟᱺᱜᱩᱣᱟᱹ ᱮᱱᱟ ᱡᱤᱱᱥ ᱵᱚᱱ ᱦᱚᱨᱚᱜ ᱞᱮᱠᱷᱟᱱ ᱱᱩᱠᱩ ᱞᱩᱸᱰᱩ ᱦᱚᱸᱠᱚ ᱢᱮᱱᱟ ᱡᱟᱠᱠᱟᱥ ᱢᱟᱞ ᱠᱟᱱ ᱜᱮᱭᱟᱭ ᱟᱪᱪᱷᱟ ᱛᱟᱨ ᱢᱟᱱᱮ ᱟᱢ ᱫᱚᱠᱚ ᱞᱟᱹᱭ ᱞᱮᱜᱟᱣ ᱟᱠᱟᱫ ᱜᱮᱭᱟ ᱡᱟᱠᱠᱟᱥ ᱢᱟᱞ ᱵᱟᱰᱟ ᱚᱱᱟ ᱛᱮᱜᱮ ᱚᱱᱟ ᱠᱟᱛᱷᱟ ᱫᱚ ᱵᱟᱝ ᱠᱟᱱᱟ ᱛᱟᱦᱚᱞᱮ ᱪᱮᱫ ᱠᱟᱱᱟ ᱟᱨ ᱟᱞᱮ ᱞᱮ ᱞᱩᱸᱰᱩᱣᱟ ᱟᱞᱚᱢ ᱢᱤᱛᱟᱹᱧ ᱞᱩᱸᱰᱩ ᱟᱨ ᱵᱟᱠᱷᱟᱡ ᱚᱠᱟ ᱠᱚᱨᱮ ᱪᱚᱧ ᱴᱩᱸᱰᱩ ᱵᱩᱡᱷᱟᱹᱣ ᱠᱮᱜ ᱟᱢ ᱪᱮᱫ ᱭᱟ ᱩᱭ ᱫᱚ ᱟᱢ ᱦᱚᱸ ᱴᱩᱸᱰᱩ ᱥᱟᱱᱟᱭᱮᱫ ᱢᱮᱭᱟ ᱵᱟ ᱮᱠᱷᱮᱱ ᱢᱮᱱᱟᱜ ᱟᱠᱟᱫ ᱠᱚᱣᱟ ᱛᱚ ᱡᱟᱦᱟᱸ ᱫᱚ ᱡᱟᱦᱟᱸ ᱞᱮᱠᱟᱭᱮᱱ ᱜᱮ ᱪᱟᱸᱫᱽᱢᱩᱱᱤ ᱢᱟᱹᱭ ᱡᱟᱹᱥᱛᱤ ᱫᱚ ᱟᱞᱚᱢ ᱨᱚᱲᱟ ᱦᱳᱭ ᱢᱟᱱᱟᱜ ᱠᱟᱹᱱᱟᱹᱧ ᱤᱧ ᱠᱷᱚᱱᱮᱢ ᱢᱚᱡᱟ ᱵᱟᱲᱟᱭ ᱜᱮᱭᱟᱢ ᱛᱚ ᱡᱟᱦᱟᱸᱭ ᱠᱩᱲᱤ ᱡᱟᱦᱟᱸ ᱛᱤᱱᱟᱹᱜ ᱮ ᱥᱩᱱᱫᱚᱨᱤ ᱟᱢ ᱞᱮᱠᱟᱱ ᱠᱚ ᱡᱟᱦᱟᱸ ᱛᱤᱱᱟᱹᱜ ᱡᱟᱦᱟᱸᱭ ᱠᱩᱲᱤ ᱥᱩᱱᱫᱚᱨᱤ ᱩᱱᱤ ᱠᱩᱲᱤᱭᱟᱜ ᱜᱮ ᱵᱮᱠᱜᱨᱟᱣᱩᱱᱰ ᱨᱮ ᱢᱮᱱᱟᱜ ᱛᱟᱭᱟ ᱩᱱᱟᱹᱜ ᱵᱟᱹᱲᱤᱡ ᱜᱮ ᱦᱤᱥᱴᱨᱤ ᱦᱮᱸ ᱪᱮ ᱛᱚᱵᱮ ᱟᱨ ᱟᱯᱮ ᱫᱚ ᱟᱹᱰᱤ ᱜᱮᱯᱮ ᱵᱷᱟᱹᱜᱤᱭᱟ ᱪᱮᱫ ᱟᱞᱮ ᱵᱟᱢ ᱵᱟᱲᱟᱭᱟ ᱟᱞᱮ ᱠᱚᱲᱟ ᱪᱮᱫ ᱞᱮᱠᱟᱱᱟ ᱮᱱᱮᱡ ᱟᱵᱚᱱ ᱨᱟᱝᱠᱟ ᱡᱷᱟᱲᱟᱝ ᱨᱟᱝᱠᱟ ᱡᱷᱟᱲᱟᱝ ᱡᱷᱟᱝ ᱵᱟᱥ ᱟᱢᱮᱢ ᱨᱟᱝᱠᱟ ᱡᱷᱟᱲᱟᱝ ᱫᱟᱲᱮᱭᱟᱜᱼᱟ ᱵᱟᱢ ᱫᱟᱲᱮᱭᱟᱜᱼᱟ ᱟᱢ ᱫᱚ ᱪᱮᱫ ᱛᱤᱝ ᱫᱟᱜ ᱛᱟᱝᱜᱟ ᱱᱤᱛ ᱛᱟᱝᱜᱟ ᱫᱟᱜ ᱛᱟᱝᱜᱟ ᱫᱟᱵᱩᱨ ᱱᱚᱣᱟ ᱫᱚ ᱟᱢᱟᱜ ᱠᱟᱱᱟ ᱞᱟᱸᱫᱟ ᱧᱮᱞ ᱛᱟᱭ ᱯᱮ ᱞᱟᱸᱫᱟ ᱠᱚ ᱠᱚᱨ ᱮᱸᱜᱟ ᱜᱚᱜᱚ ᱦᱚᱲ ᱠᱟᱱᱟᱭ ᱟᱨ ᱡᱟᱦᱟᱸ ᱪᱮᱫ ᱢᱤᱛᱟᱹᱧᱟ ᱟᱲᱟᱝ ᱫᱚ ᱪᱤᱞᱤ ᱞᱩᱸᱰᱩ ᱵᱟᱵᱟ ᱦᱚᱲ ᱟᱭᱟᱝ ᱵᱤᱧ ᱠᱟᱹᱱᱟᱹᱧ ᱥᱩᱡᱤ ᱠᱟᱛᱷᱟ ᱠᱮᱞᱮ ᱥᱟᱯ ᱨᱚᱢᱮ ᱠᱮᱞᱮ ᱥᱟᱯ ᱫᱚ ᱵᱟᱭᱟ ᱠᱮᱞᱮᱨ ᱵᱟᱯ ᱴᱷᱤᱠ ᱜᱮᱭᱟ ᱢᱟᱱᱟ ᱟᱨ ᱡᱟᱦᱟᱸ ᱪᱮᱫ ᱮᱢ ᱞᱟᱹᱭᱟ ᱨᱩᱯ ᱫᱚ ᱟᱞᱚᱯᱮ ᱟᱪᱷᱟᱱᱟ ᱫᱟᱹᱭ ᱨᱩᱯ ᱫᱚ ᱛᱤᱱᱟᱹᱜ ᱫᱤᱱᱮᱢ ᱡᱚᱛᱚᱱ ᱟᱨ ᱵᱟᱝ ᱠᱷᱟᱡ ᱢᱤᱫ ᱫᱤᱱ ᱫᱚ ᱦᱩᱭᱩᱜ ᱜᱮᱭᱟ ᱢᱚᱨᱚᱱ ᱠᱩᱥᱤᱭᱟᱭ ᱢᱮ ᱱᱚᱝᱠᱟᱱ ᱠᱚᱲᱟ ᱡᱟᱦᱟᱸᱭ ᱟᱢᱟᱜ ᱠᱟᱛᱷᱟ ᱨᱮ ᱨᱮᱵᱮᱱ ᱟᱨ ᱠᱩᱥᱤᱭᱟᱭ ᱢᱮ ᱱᱚᱝᱠᱟᱱ ᱠᱚᱲᱟ ᱡᱟᱦᱟᱸᱭ ᱟᱢᱟᱜ ᱠᱟᱛᱷᱟ ᱨᱮ ᱨᱮᱵᱮᱱ ᱚᱱᱟ ᱛᱮᱜᱮ ᱛᱚᱧ ᱢᱮᱛᱟ ᱯᱮ ᱠᱟᱱᱟ ᱫᱟᱹᱭ ᱡᱟᱶᱟᱭᱚᱜ ᱯᱮ ᱪᱟᱹᱠᱨᱤ ᱠᱚᱲᱟ ᱴᱷᱮᱱ ᱡᱟᱶᱟᱭᱚᱜ ᱯᱮ ᱪᱟᱹᱠᱨᱤ ᱠᱚᱲᱟ ᱴᱷᱮᱱ ᱪᱮᱫᱟᱜ ᱠᱷᱟᱹᱴᱩᱣᱟᱹ ᱵᱟᱢ ᱵᱟᱲᱟᱭᱟ ᱦᱮᱱᱟ ᱫᱩᱲᱩᱵ ᱫᱩᱲᱩᱵ ᱰᱷᱩᱠᱟᱹ ᱥᱟᱱᱟᱭᱮᱫ ᱢᱮᱭᱟ ᱵᱟᱝ ᱟᱫᱚ ᱤᱧ ᱡᱟᱶᱟᱭ ᱪᱟᱹᱠᱨᱤ ᱠᱚᱲᱟ ᱴᱷᱮᱱ ᱟᱢ ᱫᱚ ᱚᱠᱟ ᱴᱷᱮᱱ ᱡᱚᱞᱚᱱᱮᱢ ᱵᱩᱡᱷᱟᱹᱣ ᱮᱫᱟ ᱟᱢ ᱞᱮᱠᱟᱱ ᱠᱩᱲᱤ ᱫᱚ ᱪᱟᱹᱠᱨᱤ ᱡᱟᱶᱟᱭ ᱫᱚ ᱵᱟᱠᱚ ᱵᱟᱠᱚ ᱫᱚᱦᱚ ᱠᱚᱣᱟ ᱤᱧ ᱚᱞᱟᱫ ᱢᱤᱭᱟᱹᱧ ᱛᱮᱦᱮᱧ ᱱᱩᱭᱴᱟᱜ ᱛᱮᱦᱮᱧ ᱡᱩᱫᱤ ᱯᱩᱞᱤᱥ ᱠᱩᱲᱤᱢ ᱯᱩᱞᱤᱥ ᱠᱚᱲᱟᱢ ᱠᱩᱥᱤᱭᱟᱭ ᱠᱷᱟᱡ ᱜᱟᱯᱟ ᱫᱚ ᱢᱤᱞᱤᱴᱟᱨᱤ ᱠᱚᱲᱟᱢ ᱠᱩᱥᱤᱭᱟᱭᱟ ᱵᱟᱪᱷᱟᱣ ᱫᱚ ᱟᱹᱰᱤ ᱠᱷᱟᱨᱟᱯ ᱜᱮᱭᱟ ᱥᱮ ᱫᱟᱫᱟ ᱦᱮᱸ ᱥᱮ ᱵᱷᱟᱭᱟ ᱛᱟᱦᱚᱞᱮ ᱧᱮᱞᱮᱫ ᱟᱢ ᱚᱱᱟ ᱫᱚᱠᱚ ᱢᱮᱱ ᱠᱟᱫᱟ ᱡᱟᱦᱟᱸᱭ ᱠᱩᱲᱤᱭᱟᱜ ᱢᱮᱱᱟᱜ ᱛᱟᱭ ᱵᱟᱪᱷᱟᱣ ᱩᱱᱤᱭᱟᱜ ᱫᱚ ᱵᱟᱹᱱᱩᱜ ᱛᱟᱭᱟ ᱞᱟᱡᱟᱣ ᱴᱷᱤᱠ ᱜᱮᱭᱟ ᱚᱱᱟᱛᱮᱧ ᱢᱮᱱᱟ ᱡᱟᱦᱟᱸᱭ ᱠᱩᱲᱤ ᱡᱟᱦᱟᱸ ᱛᱤᱱᱟᱹᱜ ᱮ ᱵᱤᱭᱩᱴᱤ ᱩᱱᱤᱜᱮᱭ ᱪᱟᱞᱟᱜᱼᱟ ᱫᱤᱱᱟᱹᱢ ᱜᱮ ᱮᱴᱟᱜ ᱠᱚᱲᱟ ᱥᱟᱞᱟᱝ ᱰᱤᱭᱩᱴᱤ ᱱᱟᱦᱟᱜ ᱫᱚ ᱱᱚᱝᱠᱟ ᱟᱠᱟᱱᱟ ᱦᱮᱸ ᱪᱮ ᱟᱨᱚ ᱪᱮᱫ ᱠᱚᱪᱚ ᱞᱟᱹᱭ ᱩᱰᱩᱠᱚᱜᱼᱟ ᱞᱟᱹᱭᱟᱹᱧ ᱞᱟᱹᱭ ᱢᱮ ᱟᱢᱟᱜ ᱢᱚᱪᱟ ᱫᱚ ᱠᱤᱱ ᱪᱤᱴ ᱠᱟᱜ ᱛᱟᱢᱟ ᱤᱧ ᱱᱚᱣᱟ ᱫᱚ ᱠᱚ ᱢᱮᱱᱟ ᱨᱟᱸᱜᱟᱣ ᱚᱠᱟ ᱞᱮᱠᱟᱭ ᱨᱚᱲᱮᱜᱼᱟ ᱱᱤᱛᱚᱜ ᱟᱞ ᱤᱧ ᱥᱚᱸᱜᱮ ᱟᱞᱚᱢ ᱞᱟᱜᱟᱜᱼᱟ ᱤᱧ ᱞᱟᱹᱭᱟᱢ ᱠᱟᱱᱟ ᱵᱟᱠᱷᱟᱡ ᱨᱚᱲ ᱨᱚᱲ ᱛᱮ ᱡᱚᱨᱚᱜ ᱛᱟᱢᱟ ᱦᱩᱸ ᱠᱩᱞᱤᱧ ᱢᱮ ᱪᱮᱫ ᱪᱮᱫ ᱡᱚᱨᱚᱜ ᱛᱤᱧᱟ ᱩᱫᱽᱜᱟᱹᱨ ᱫᱟᱜ ᱟᱢ ᱫᱚ ᱚᱠᱟᱴᱟᱜ ᱮᱢ ᱢᱮᱱᱫᱟ ᱛᱟᱦᱟᱸ ᱨᱮ ᱛᱟᱦᱟᱸ ᱱᱟᱱᱟ ᱛᱨᱟᱢ ᱛᱷᱤᱨᱚᱜ ᱢᱮ ᱠᱚᱭᱚᱜ ᱱᱟ ᱠᱚᱭᱚᱜ ᱛᱟᱭ ᱟᱪᱪᱷᱟ ᱜᱚᱜᱚ ᱛᱟᱠᱚ ᱱᱚᱰᱮ ᱡᱟᱦᱟᱸ ᱛᱤᱱᱟᱹᱜ ᱢᱮᱱᱟᱜ ᱟᱠᱟᱫ ᱠᱚᱣᱟ ᱵᱟᱝ ᱢᱤᱫᱴᱮᱱ ᱦᱚᱸ ᱵᱟᱠᱚ ᱥᱟᱯᱳᱨᱴ ᱢᱮᱭᱟ ᱤᱧ ᱜᱮᱨᱮᱱᱴᱤᱧ ᱮᱢᱟᱫ ᱢᱮᱭᱟ ᱪᱤᱠᱟᱢ ᱵᱟᱲᱟᱭ ᱠᱮᱫᱟ ᱦᱮᱸ ᱜᱚᱜᱚ ᱛᱟᱠᱚ ᱤᱧ ᱠᱚ ᱠᱩᱥᱤᱭᱟᱹᱧᱟ ᱟᱢ ᱫᱚ ᱵᱟᱠᱚ ᱠᱩᱥᱤᱭᱟᱢᱟ ᱛᱟᱭ ᱢᱟ ᱠᱩᱞᱤ ᱠᱚᱢ ᱟᱪᱪᱷᱟ ᱜᱚᱜᱚ ᱛᱟᱠᱚ ᱦᱤᱞᱤ ᱛᱟᱠᱚ ᱱᱚᱣᱟ ᱫᱚ ᱟᱵᱚ ᱢᱟᱱ ᱥᱚᱢᱟᱱ ᱵᱮᱯᱟᱨ ᱠᱟᱱᱟ ᱦᱮᱸ ᱥᱮ ᱦᱤᱱᱟᱢ ᱠᱷᱟᱱ ᱟᱭᱢᱟ ᱜᱮ ᱚᱯᱚᱢᱟᱱ ᱠᱟᱵᱚᱱᱟ ᱢᱤᱫ ᱫᱚᱢ ᱡᱳᱨ ᱥᱮ ᱛᱷᱟᱹᱭ ᱯᱮᱥᱮ ᱜᱚᱜᱚ ᱛᱟᱠᱚ ᱛᱷᱟᱭᱤ ᱯᱮ ᱧᱮᱞ ᱫᱟᱢ ᱦᱟᱱᱛᱮ ᱠᱷᱚᱡ ᱟᱸᱡᱚᱢ ᱦᱮᱸ, ᱦᱤᱡᱩᱜ ᱚᱱᱟ ᱛᱷᱟᱭᱚ ᱠᱚ ᱢᱮᱛᱟᱜᱼᱟ ᱥᱮ ᱪᱮᱫ ᱪᱮᱫ ᱠᱚ ᱢᱮᱱᱟ ᱛᱟᱦᱞᱮ ᱡᱚᱛᱚ ᱦᱚᱲ ᱱᱚᱜᱼᱚ ᱱᱚᱝᱠᱟ ᱠᱟᱛᱮᱫ ᱠᱚ ᱱᱚᱠᱟᱣ ᱟᱠᱟᱱᱟ ᱡᱟᱦᱟᱸᱭ ᱨᱮᱱ ᱜᱤᱫᱽᱨᱟᱹ ᱵᱟᱹᱱᱩᱭ ᱛᱟᱭᱟ ᱩᱱᱤ ᱦᱚᱸᱭ ᱦᱟᱹᱵᱩᱫ ᱟᱠᱟᱱᱟ ᱪᱤᱠᱟ ᱠᱚ ᱛᱷᱟᱭᱚᱭᱟ ᱦᱩᱸ ᱡᱟᱜᱮ ᱢᱤᱫ ᱵᱟᱨ ᱦᱚᱲ ᱠᱚ ᱴᱷᱮᱯᱮ ᱴᱷᱮᱯᱮ ᱵᱟᱲᱟ ᱜᱚᱫ ᱠᱮᱫᱟ ᱦᱮᱸ ᱪᱮ ᱩᱱᱠᱩ ᱤᱭᱟᱹ ᱜᱚᱡ ᱠᱮᱫᱮ ᱞᱮᱠᱟ ᱜᱚᱸᱭᱴᱷᱟ ᱛᱷᱟᱯᱲᱟ ᱠᱮᱫ ᱞᱮᱠᱟ ᱦᱮᱸ ᱛᱟᱭᱚᱢ ᱧᱮᱞᱟ ᱟᱸᱡᱚᱢᱟᱢ ᱟᱸᱡᱚᱢᱟᱢ ᱦᱮᱸᱧ ᱟᱸᱡᱚᱢᱟ ᱠᱚᱲᱟ ᱠᱚ ᱢᱤᱫ ᱫᱷᱟᱣ ᱢᱟᱥᱮ ᱦᱮᱱᱟᱜ ᱛᱟᱵᱚᱱ ᱯᱤᱭᱳᱭ ᱧᱮᱞ ᱠᱮᱫᱟᱢ ᱚᱱᱟ ᱦᱚᱛᱮ ᱛᱮᱜᱮ ᱟᱢ ᱞᱮᱠᱟᱱ ᱠᱩᱲᱤ ᱫᱚᱞᱮ ᱟᱹᱛᱠᱤᱨ ᱯᱮᱭᱟ ᱵᱟᱲᱟᱭ ᱡᱚᱛᱚ ᱜᱮ ᱜᱟᱱᱚᱜᱼᱟ ᱦᱮᱸ ᱪᱮ ᱛᱚ ᱡᱟᱭ ᱵᱟ ᱦᱳᱠ ᱢᱤᱫᱴᱟᱱᱟ ᱨᱚᱲ ᱦᱚᱸ ᱵᱟᱝ ᱵᱮᱥᱟ ᱦᱮᱸ ᱪᱮ ᱵᱟᱹᱲᱤᱡ ᱵᱩᱡᱷᱟᱹᱜᱼᱟ ᱦᱳᱭ ᱪᱮᱫᱟᱜ ᱥᱮ ᱦᱟᱱᱛᱮ ᱠᱚᱲᱟ ᱠᱩᱲᱤ ᱠᱚ ᱮᱱᱮᱡᱮᱫ ᱛᱟᱵᱚᱱᱟ ᱛᱟᱞᱟ ᱛᱟᱞᱟ ᱛᱮᱜᱮ ᱱᱚᱝᱠᱟ ᱫᱚ ᱵᱮᱥᱟ ᱦᱮᱸ ᱥᱮ ᱵᱟᱝ ᱱᱟ ᱟᱨ ᱢᱤᱫᱴᱤᱡ ᱞᱟᱹᱭ ᱞᱮᱜᱮ ᱟᱹᱰᱤ ᱠᱤᱪᱷᱩ ᱜᱤᱧ ᱨᱟᱹᱜᱤᱣ ᱠᱟᱱᱟ ᱦᱳᱭ ᱥᱮ ᱦᱮᱸ ᱛᱚᱵᱮ ᱛᱷᱚᱨᱚᱝ ᱡᱚᱢ ᱠᱟᱜᱼᱟ ᱵᱟᱝ ᱦᱮᱸ ᱱᱟ ᱛᱷᱚᱨᱚᱝ ᱦᱳᱭ ᱢᱟ ᱞᱟᱹᱭ ᱠᱟᱜ ᱢᱮ ᱟᱨ ᱢᱤᱫᱴᱮᱱ ᱮ ᱞᱟᱹᱭᱟ ᱥᱟᱜᱚᱨ ᱫᱟ ᱪᱮᱫ ᱮᱢ ᱠᱷᱚᱨ ᱠᱷᱚᱨ ᱪᱚᱭ ᱫᱟᱭᱟ ᱠᱷᱚᱨ ᱠᱷᱚᱨ ᱵᱚᱱᱫᱚᱭ ᱢᱮ ᱢᱟ

ᱪᱤᱠᱟᱹᱭᱟᱢ ᱱᱟ ᱵᱟᱹᱧ ᱪᱤᱠᱟᱹᱭᱟ ᱚᱱᱟᱧ ᱞᱟᱹᱭᱟᱢ ᱠᱟᱱᱟ ᱚ ᱟᱪᱪᱷᱟ ᱟᱪᱪᱷᱟ ᱢᱟ ᱞᱟᱹᱭ ᱢᱮ ᱢᱟ ᱢᱟ ᱢᱟ ᱢᱟ ᱦᱳᱭ ᱚᱱᱟᱜᱤᱧ ᱞᱟᱹᱭᱫᱟ ᱥᱟᱯᱛᱟᱢ ᱦᱤᱥᱟᱹᱵ ᱞᱮᱠᱷᱟᱱ ᱥᱩᱠᱨᱚ ᱥᱚᱱᱮ ᱨᱚᱵᱤ ᱥᱚᱢ ᱢᱮᱱᱟᱜᱼᱟ ᱟᱨ ᱥᱟᱡᱟᱣ ᱠᱷᱟᱹᱛᱤᱨ ᱵᱟᱹᱲᱤᱡ ᱟᱞᱚ ᱯᱮ ᱢᱮᱱᱟ ᱠᱩᱲᱤ ᱟᱞᱮ ᱦᱚᱸ ᱡᱚᱛᱚ ᱠᱟᱹᱢᱤ ᱨᱮ ᱫᱚᱢ ᱢᱮᱱᱟᱜᱼᱟ ᱟᱦᱟ ᱦᱟ ᱚᱱᱮ ᱯᱮ ᱛᱷᱟᱭᱚ ᱠᱮᱫ ᱜᱚᱭᱴᱷᱟ ᱛᱷᱟᱯᱲᱚ ᱞᱮᱠᱟ ᱫᱚᱢ ᱟᱨᱚᱢ ᱯᱷᱩᱴᱟᱹᱱᱤᱭᱮᱜᱼᱟ ᱤᱧ ᱴᱷᱮᱡ ᱟᱢ ᱫᱚ ᱪᱮᱫ ᱮᱢ ᱢᱮᱱᱫᱟ ᱫᱩ ᱦᱟᱡᱟᱨ ᱯᱚᱧᱪᱟᱥ ᱨᱮᱫᱚ ᱟᱞᱮ ᱯᱮ ᱜᱤᱫᱟᱹᱨ ᱯᱮ ᱡᱟᱱᱟᱢ ᱪᱚᱞᱮᱭᱟ ᱵᱟᱭ ᱜᱟᱱᱚᱜᱼᱟ ᱠᱚᱲᱟ ᱫᱚ ᱠᱚᱲᱟ ᱜᱮᱞᱮ ᱛᱟᱦᱮᱱᱟ ᱵᱩᱡᱷᱟᱹᱣ ᱠᱮᱜ ᱟᱢ ᱟᱯᱮ ᱫᱚ ᱱᱚᱣᱟ ᱨᱟᱹᱥᱠᱟᱹ ᱛᱮᱯᱮ ᱥᱩᱡᱽ ᱮᱫᱟ ᱥᱮ ᱯᱮ ᱡᱟᱱᱟᱢ ᱦᱚᱪᱚ ᱠᱚ ᱞᱟᱹᱜᱤᱫ ᱚᱠᱟᱴᱟᱜ ᱵᱟᱹᱵᱩ ᱵᱩᱡᱷᱟᱹᱣ ᱵᱟᱢ ᱵᱩᱡᱷᱟᱹᱣᱟ ᱴᱷᱤᱠ ᱜᱮᱭᱟᱧ ᱵᱩᱡᱷᱟᱹᱣ ᱠᱮᱫ ᱜᱮᱭᱟ ᱢᱟᱱᱟᱜ ᱠᱟᱹᱱᱟᱹᱧ ᱥᱟᱯᱛᱟᱢ ᱦᱤᱥᱟᱹᱵ ᱞᱮᱠᱷᱟᱱ ᱥᱩᱠᱨᱚ ᱥᱚᱱᱤ ᱨᱚᱵᱤ ᱥᱚᱢ ᱢᱮᱱᱟᱜᱼᱟ ᱥᱟᱡᱟᱣ ᱠᱷᱟᱹᱛᱤᱨ ᱠᱩᱲᱤ ᱵᱟᱹᱲᱤᱡ ᱵᱟᱞᱮ ᱢᱚᱱᱮ ᱯᱮᱭᱟ ᱟᱯᱮᱭᱟᱜ ᱦᱚᱸ ᱡᱚᱛᱚ ᱠᱟᱹᱢᱤ ᱨᱮᱜᱮ ᱫᱚᱢ ᱢᱮᱱᱟᱜᱼᱟ ᱢᱮᱱᱠᱷᱟᱱ ᱟᱞᱮ ᱠᱚᱲᱟ ᱦᱚᱸ ᱵᱟᱹᱲᱤᱡ ᱟᱞᱚᱯᱮ ᱢᱚᱱᱮᱭᱟ ᱴᱷᱤᱠ ᱜᱮᱭᱟ ᱟᱞᱮ ᱴᱷᱮᱱ ᱦᱚᱸ ᱵᱟᱨᱭᱟ ᱴᱟᱭᱤᱢ ᱵᱳᱢ ᱢᱮᱱᱟᱜᱼᱟ ᱦᱟᱭ ᱢᱟ ᱥᱟᱹᱨᱤ ᱜᱮ ᱮ ᱪᱮᱫ ᱞᱮᱠᱟ ᱠᱟᱛᱮᱫ ᱮᱦᱮᱱᱟ ᱦᱟᱭ ᱢᱟ ᱥᱟᱹᱨᱤ ᱜᱮ ᱢᱚᱱᱮ ᱦᱩᱭᱩᱜ ᱠᱟᱱᱟ ᱡᱷᱚᱞᱟ ᱨᱮᱢ ᱵᱷᱚᱨᱟᱣᱟ ᱟᱨᱮᱢ ᱤᱫᱤᱭᱟ ᱴᱟᱭᱤᱢ ᱵᱟᱢ ᱩᱫᱩᱜ ᱢᱮ ᱚᱠᱟ ᱴᱷᱮᱡ ᱢᱮᱱᱟᱜᱼᱟ ᱯᱟᱠᱤᱥᱛᱟᱱ ᱨᱮᱞᱮ ᱜᱚᱡ ᱪᱟᱵᱟᱣ ᱟᱠᱟᱫ ᱠᱚᱣᱟ ᱱᱚᱣᱟᱧ ᱩᱫᱩᱜ ᱟᱢ ᱠᱟᱱᱟ ᱴᱷᱩ ᱞᱮᱠᱷᱟᱱᱮᱢ ᱪᱟᱯ ᱪᱟᱯᱟᱜ ᱤᱧ ᱞᱟᱹᱭᱟᱢ ᱠᱟᱱᱟ ᱦᱩᱸ ᱞᱟᱥᱴᱮ ᱦᱟᱸᱜ ᱮᱠᱫᱚᱢ ᱡᱟᱶᱟᱭ ᱜᱮ ᱵᱟᱠᱚ ᱡᱩᱴᱟᱹᱜᱼᱟ ᱟᱨ ᱡᱟᱶᱟᱭ ᱠᱟᱛᱷᱟᱧ ᱞᱟᱹᱭ ᱟᱠᱟᱫ ᱡᱟᱶᱟᱭ ᱵᱟᱵᱟ ᱨᱮ ᱱᱮᱛᱟᱨ ᱟᱠᱚ ᱠᱩᱥᱤ ᱪᱷᱟᱲᱟ ᱵᱟᱠᱚ ᱡᱟᱶᱟᱭᱚᱜ ᱠᱟᱱᱟ ᱨᱟᱭᱵᱟᱨ ᱠᱟᱛᱮ ᱡᱩᱫᱤ ᱠᱚ ᱵᱟᱯᱞᱟ ᱠᱚᱣᱟ ᱠᱩᱲᱤ ᱪᱮᱫ ᱞᱮᱠᱟ ᱠᱚ ᱨᱟᱜᱟ ᱯᱮ ᱵᱟᱲᱟᱭᱟ ᱱᱩᱭ ᱜᱮ ᱢᱤᱫ ᱫᱤᱱᱮ ᱨᱟᱜ ᱞᱮᱫᱟ ᱟᱫᱚ ᱤᱧ ᱫᱚ ᱠᱩᱰᱟᱹᱢ ᱥᱮᱫ ᱨᱤᱧ ᱧᱮᱞᱮ ᱠᱟᱱᱟ ᱠᱩᱥᱩᱡ ᱠᱩᱥᱩᱡᱚᱜ ᱠᱟᱱᱟ ᱟᱫᱚᱧ ᱢᱮᱛᱟᱭ ᱠᱟᱱᱟ ᱮᱱᱟ ᱪᱟᱸᱫᱽᱢᱩᱱᱤᱢ ᱪᱤᱠᱟᱹᱭᱮᱱᱟ ᱪᱤᱠᱟᱹᱭᱮᱱᱟᱢ ᱞᱟᱹᱭ ᱢᱮᱱᱟ ᱞᱟᱹᱭ ᱢᱮ ᱞᱟᱹᱭ ᱢᱮ ᱢᱮᱱᱫᱟ ᱦᱟᱲᱟᱢ ᱦᱟᱲᱟᱢ ᱡᱟᱶᱟᱭ ᱠᱚ ᱧᱟᱢ ᱟᱠᱟᱫᱤᱧᱟ ᱱᱚᱜᱼᱚ ᱱᱚᱝᱠᱟ ᱵᱮᱯᱟᱨ ᱦᱮᱸ ᱪᱮ ᱟᱫᱚ ᱚᱱᱟᱛᱤᱧ ᱢᱮᱱᱫᱟ ᱱᱚᱰᱮ ᱡᱟᱦᱟᱸ ᱛᱤᱱᱟᱹᱜ ᱰᱟᱺᱜᱩᱣᱟᱹ ᱠᱚ ᱢᱮᱱᱟᱜ ᱯᱮᱭᱟ ᱱᱟᱢᱵᱟᱨᱤᱧ ᱮᱢᱟ ᱯᱮᱭᱟ ᱦᱳᱭ ᱠᱟᱱᱮᱠᱴ ᱛᱟᱵᱚᱱ ᱯᱮ ᱦᱮᱸ ᱥᱮ ᱟᱹᱰᱤ ᱫᱤᱱ ᱭᱟ ᱠᱚᱨᱳᱱᱟ ᱠᱚ ᱦᱤᱡᱩᱜ ᱠᱟᱱᱟ ᱛᱤᱥ ᱪᱚᱭ ᱜᱚᱡᱚᱜᱼᱟ ᱜᱤᱫᱽᱨᱟᱹ ᱯᱤᱫᱟᱹᱨ ᱠᱟᱠᱚ ᱯᱮ ᱦᱮᱸ ᱪᱮ ᱡᱟᱭ ᱵᱟ ᱦᱳᱠ ᱡᱟᱶᱟᱭᱤᱧ ᱧᱟᱢ ᱢᱟ ᱜᱤᱫᱽᱨᱟᱹ ᱦᱚᱸᱠᱚ ᱧᱟᱢᱚᱜᱼᱟ ᱦᱮᱸ ᱟᱢ ᱡᱟᱦᱟᱸᱴᱟᱜ ᱜᱮᱢ ᱢᱮᱱᱟ ᱱᱟ ᱟᱞᱚᱢ ᱠᱚᱭᱚᱜ ᱠᱤᱧᱟ ᱡᱟᱶᱟᱭ ᱞᱟᱦᱟ ᱨᱮᱦᱚᱸ ᱜᱤᱫᱽᱨᱟᱹ ᱠᱚ ᱧᱟᱢᱚᱜ ᱜᱮᱭᱟ ᱴᱷᱤᱠ ᱜᱮᱭᱟ ᱫᱩ ᱪᱟᱞᱟᱜ ᱛᱟᱞᱟᱝ ᱢᱮ ᱫᱩ ᱪᱤᱠᱟᱹᱛᱮ ᱡᱟᱶᱟᱭ ᱞᱟᱦᱟᱨᱮ ᱜᱤᱫᱽᱨᱟᱹ ᱠᱚ ᱧᱟᱢᱚᱜᱼᱟ ᱚᱱᱟ ᱦᱚᱸ ᱞᱟᱹᱭ ᱟᱭ ᱢᱮ ᱮᱱᱮᱡ ᱟᱵᱮᱱ ᱮᱱᱮᱡ ᱟᱨ ᱞᱟᱝᱨᱟᱝ ᱠᱟ ᱡᱷᱟᱲᱟᱝ ᱟᱨ ᱵᱟᱥ ᱜᱤᱫᱽᱨᱟᱹᱭ ᱦᱮᱡ ᱮᱱ ᱜᱮ ᱚᱣᱟ ᱚᱣᱟ ᱪᱟᱸᱫᱽᱢᱚᱱᱤ ᱜᱚᱜᱚ ᱚᱣᱟ ᱛᱤᱱᱟᱹᱜ ᱨᱚᱠᱚᱢᱮᱢ ᱧᱮᱞᱮᱭᱟ ᱦᱟᱸᱜ ᱫᱩ ᱪᱟᱞᱟᱜ ᱛᱟᱞᱟᱝ ᱢᱮ ᱫᱩ ᱤᱱᱟᱹᱜ ᱜᱮ ᱥᱟᱹᱨᱤᱜᱮ ᱱᱤᱛ ᱟᱹᱰᱤ ᱵᱩᱠᱟ ᱜᱮᱭᱟᱭ ᱟᱞᱚᱢ ᱢᱤᱛᱤᱧ